ᱥᱟᱱᱟᱢ ᱠᱚ ᱡᱚᱦᱟᱨ ᱟᱨ ᱪᱮᱫ ᱞᱮᱠᱟ ᱛᱟᱵᱚ ᱢᱮᱱᱟᱜ ᱵᱚᱱᱟ ᱟᱹᱞᱤᱧ ᱢᱟ ᱵᱩᱜᱤ ᱨᱮᱜᱮ ᱢᱮᱱᱟᱜ ᱞᱤᱧᱟ ᱨᱟᱵᱟᱝ ᱦᱚᱸ ᱠᱚᱰᱟ ᱜᱮ ᱨᱟᱵᱟᱝ ᱠᱟᱱᱟ ᱛᱚ ᱱᱤᱛᱚᱜ ᱢᱮᱱᱟᱜ ᱞᱤᱧᱟ ᱱᱚᱛᱮ ᱱᱚᱰᱮ ᱟᱨ ᱢᱤᱫᱴᱤᱡ ᱵᱷᱚᱰᱟ ᱚᱲᱟᱜ ᱨᱮ ᱯᱟᱹᱨᱤᱱᱯᱚᱫ ᱨᱮ ᱵᱟᱞᱮᱥᱚᱨ ᱠᱷᱚᱱ ᱞᱮ ᱩᱪᱟᱹᱲ ᱦᱮᱡ ᱟᱠᱟᱱ ᱛᱮ ᱱᱤᱛᱚᱜ ᱫᱚ ᱱᱚᱛᱮ ᱥᱤᱥᱨᱟᱯᱟᱲ ᱪᱷᱚᱠᱚ ᱢᱚᱭᱩᱨᱵᱷᱚᱸᱡᱽ ᱩᱛᱟᱹᱨ ᱴᱨᱟᱱᱥᱯᱷᱟᱨ ᱠᱟᱱᱟ ᱠᱚ ᱵᱟᱹᱦᱩ ᱛᱟᱠᱚ

ᱫᱚᱱ ᱵᱟᱲᱟᱭ ᱠᱟᱱ ᱛᱟᱞᱮᱭᱟ ᱛᱚ ᱫᱮᱠᱷᱟᱣ ᱟᱯᱮ ᱠᱟᱱ ᱛᱟᱵᱚᱱᱤᱧ ᱛᱮᱦᱮᱧ ᱱᱚᱰᱮ ᱪᱮᱫ ᱠᱚ ᱢᱮᱱᱟᱜᱼᱟ ᱵᱟᱲᱜᱮ ᱱᱚᱛᱮ ᱨᱮ ᱢᱮᱱᱟᱜᱼᱟ ᱱᱚᱰᱮ ᱫᱚ ᱱᱟᱦᱟᱜ ᱛᱩᱞᱥᱤ ᱪᱟᱣᱨᱟ ᱟᱠᱟᱜᱼᱟ ᱟᱨ ᱪᱮᱫ ᱵᱟᱦᱟ ᱫᱟᱨᱮ ᱠᱚ ᱵᱟᱨᱭᱟ ᱯᱮᱭᱟ ᱢᱮᱱᱟᱜᱼᱟ ᱱᱚᱰᱮ ᱴᱤᱵᱷᱤ ᱮᱱᱴᱮᱱᱟ ᱞᱟᱜᱟᱣ ᱟᱠᱟᱜᱼᱟ ᱱᱟᱦᱟᱜ ᱚᱸᱰᱮ ᱵᱟᱦᱟ ᱫᱟᱨᱮ ᱢᱮᱱᱟᱜᱼᱟ ᱟᱨ ᱵᱮᱸᱜᱟᱲ ᱫᱟᱨᱮ ᱠᱚ ᱱᱚᱣᱟ ᱠᱚᱫᱚ ᱵᱮᱸᱜᱟᱲ ᱫᱟᱨᱮ ᱠᱟᱱᱟ ᱱᱚᱰᱮ ᱫᱷᱚᱱᱤᱭᱟ ᱜᱳᱞᱟᱯ ᱫᱷᱟᱨᱮ ᱜᱳᱞᱟᱯ ᱠᱚ ᱵᱟᱦᱟ ᱠᱟᱱᱟ ᱛᱤᱱᱟᱹᱜ ᱜᱟᱱ ᱪᱚ ᱵᱟᱨᱭᱟ ᱯᱮᱭᱟ ᱚᱱᱟ ᱫᱚ ᱵᱟᱝ ᱱᱟᱣᱟᱱᱟᱜ ᱤᱭᱟᱹ ᱠᱩᱸᱰᱚ ᱠᱚ ᱟᱹᱜᱩ ᱠᱟᱜᱼᱟ ᱧᱮᱞ ᱧᱮᱞ ᱠᱟᱛᱮ ᱠᱚ ᱵᱚᱞᱚᱱᱟ ᱱᱚᱝᱠᱟᱛᱮ ᱱᱚᱜᱼᱚᱭ ᱱᱚᱣᱟ ᱢᱤᱫᱴᱤᱡ ᱵᱷᱤᱱᱟᱹ ᱠᱚᱞᱚᱨᱟᱜ ᱠᱟᱱᱟ ᱱᱚᱣᱟ ᱢᱤᱫᱴᱤᱡ ᱵᱷᱤᱱᱟᱹ ᱠᱚᱞᱚᱨ ᱱᱚᱣᱟ ᱢᱤᱫᱴᱤᱡ ᱪᱮᱫ ᱵᱟᱦᱟ ᱧᱩᱛᱩᱢ ᱠᱚ ᱵᱟᱵᱚ ᱵᱟᱲᱟᱭᱟ ᱱᱚᱣᱟ ᱫᱤᱠᱩ ᱠᱚᱛᱮ ᱠᱚ ᱧᱩᱛᱩᱢ ᱟᱠᱟᱫᱼᱟ ᱟᱵᱚ ᱥᱟᱱᱛᱟᱲ ᱠᱚᱛᱮ ᱫᱚ ᱵᱟᱠᱚ ᱧᱩᱛᱩᱢ ᱟᱠᱟᱫᱼᱟ ᱟᱵᱚ ᱢᱟ ᱢᱩᱨᱩᱫ ᱵᱟᱦᱟ ᱦᱮᱸᱥᱟᱜ ᱵᱟᱦᱟ ᱪᱮᱫ ᱵᱟᱦᱟ ᱠᱚ ᱟᱨ ᱱᱚᱛᱮ ᱨᱮ ᱱᱚᱣᱟ ᱵᱤᱞᱟᱹᱛᱤ ᱫᱟᱨᱮ ᱠᱚ ᱥᱮᱬᱟ ᱥᱮᱬᱟ ᱟᱠᱟᱱᱟ ᱵᱮᱸᱜᱟᱲ ᱫᱟᱨᱮ ᱠᱚ ᱠᱟᱭᱨᱟ ᱫᱟᱨᱮ ᱫᱚ ᱢᱮᱱᱟᱜᱼᱟ ᱠᱤᱱᱛᱩ ᱠᱟᱭᱨᱟ ᱫᱚ ᱵᱟᱭ ᱡᱚ ᱟᱠᱟᱱᱟ ᱱᱚᱣᱟ ᱫᱚ ᱵᱟᱲᱜᱮ ᱠᱟᱱᱟ ᱱᱚᱛᱮ ᱨᱮᱫᱚ ᱱᱚᱣᱟ ᱢᱤᱫᱴᱤᱡ ᱠᱩᱸᱰᱚ ᱠᱚ ᱵᱮᱱᱟᱣ ᱟᱠᱟᱫᱼᱟ ᱱᱚᱣᱟ ᱫᱚ ᱵᱮᱠ ᱥᱟᱭᱤᱰ ᱠᱟᱱᱟ ᱟᱞᱮ ᱫᱚ ᱱᱚᱛᱮ ᱵᱟᱲᱜᱮ ᱯᱟᱥᱴᱟ ᱞᱮ ᱚᱰᱚᱠᱚᱜ ᱠᱟᱱᱟ ᱚᱱᱟᱛᱮ ᱱᱚᱝᱠᱟ ᱡᱚᱸᱫᱽᱨᱟ ᱧᱚᱜ ᱧᱮᱞᱚᱜ ᱠᱟᱱᱟ ᱱᱚᱣᱟ ᱫᱚ ᱟᱨ ᱱᱚᱛᱮ ᱨᱮ ᱵᱤᱴᱤ ᱛᱤᱠᱤᱱᱟᱜ ᱥᱟᱭᱠᱮᱞ ᱪᱚᱞᱚ ᱚᱲᱟᱜ ᱠᱚᱧ ᱫᱮᱠᱷᱟᱣ ᱵᱟᱲᱟ ᱟᱠᱚ ᱠᱟᱱᱟ ᱚᱱᱠᱟ ᱢᱟ ᱵᱞᱚᱜᱥ ᱨᱮᱱᱟᱜ ᱰᱮᱞᱤ ᱞᱟᱭᱤᱵᱷ ᱵᱞᱚᱜᱥ ᱢᱟ ᱵᱟᱹᱪᱩᱜ ᱟᱱ ᱛᱟᱵᱚᱱᱟ ᱟᱨ ᱱᱮᱛᱟᱨ ᱢᱟ ᱵᱤᱡᱤ ᱞᱟᱭᱤᱵᱷ ᱨᱮ ᱱᱚᱜᱼᱚᱭ ᱵᱤᱴᱤ ᱦᱚᱸ ᱪᱷᱟᱲᱟᱭᱮᱱᱟᱭ ᱱᱚᱣᱟ ᱱᱚᱝᱠᱟ ᱛᱮᱞᱮ ᱜᱮ ᱮᱱᱴᱨᱤ ᱫᱚ ᱱᱤᱛᱚᱜ ᱫᱚ ᱱᱚᱝᱠᱟ ᱛᱮᱜᱮ ᱮᱱᱴᱨᱤ ᱱᱚᱰᱮ ᱢᱤᱫᱴᱤᱡ ᱡᱷᱩᱞᱚᱱᱟ ᱠᱚ ᱫᱚᱦᱚ ᱟᱠᱟᱫ ᱵᱚᱞᱚ ᱛᱚᱨᱟ ᱵᱟᱥ ᱵᱮᱥᱤ ᱱᱚᱣᱟ ᱫᱚ ᱦᱚᱞ ᱠᱟᱱᱟ ᱰᱟᱭᱱᱤᱝ ᱮᱨᱤᱭᱟ ᱠᱟᱱᱟ ᱰᱟᱭᱱᱤᱝ ᱮᱨᱤᱭᱟ ᱠᱚ ᱰᱨᱚᱭᱤᱝ ᱮᱨᱤᱭᱟ ᱠᱚ ᱡᱚᱛᱚ ᱱᱚᱰᱮ ᱜᱮ ᱟᱨ ᱱᱚᱣᱟ ᱵᱚᱞᱚ ᱜᱚᱫᱚᱜ ᱱᱚᱣᱟ ᱡᱚᱡᱚᱢ ᱯᱟᱥᱴᱟ ᱫᱚ ᱱᱚᱰᱮ ᱢᱤᱫᱴᱤᱡ ᱵᱮᱰᱨᱩᱢ ᱵᱟᱹᱵᱩ ᱛᱟᱞᱮ ᱢᱮᱱᱟᱭᱟ ᱟᱡᱟᱜ ᱡᱤᱱᱤᱥ ᱜᱚᱴᱟ ᱱᱚᱝᱠᱟ ᱢᱮᱱᱟᱜᱼᱟ ᱱᱚᱣᱟ ᱠᱚᱨᱮ ᱠᱟᱹᱴᱤᱡ ᱵᱚᱸᱜᱟ ᱠᱚ ᱫᱚᱦᱚ ᱵᱟᱲᱟ ᱟᱠᱟᱫ ᱠᱚᱣᱟ ᱟᱨ ᱱᱚᱛᱮ ᱞᱩᱜᱽᱲᱤ ᱠᱚ ᱜᱚᱴᱨᱮᱡᱽ ᱯᱷᱚᱴᱨᱮᱡᱽ ᱵᱷᱟᱲᱟ ᱚᱲᱟᱜ ᱨᱮ ᱛᱤᱱᱟᱹᱜ ᱵᱤᱱ ᱫᱚᱦᱚᱭᱟ ᱱᱚᱛᱮ ᱥᱴᱟᱰᱤ ᱴᱮᱵᱚᱞ ᱫᱚᱦᱚ ᱟᱠᱟᱱᱟ ᱵᱤᱴᱤᱭᱟᱜ ᱟᱨ ᱱᱚᱣᱟ ᱨᱩᱢ ᱠᱷᱚᱱ ᱚᱰᱚᱠ ᱠᱟᱛᱮᱫ ᱱᱚᱛᱮ ᱢᱟᱯᱮ ᱵᱟᱦᱨᱮ ᱥᱮᱫ ᱵᱚᱱ ᱧᱮᱞ ᱟᱠᱟᱫᱼᱟ ᱱᱚᱰᱮ ᱫᱚ ᱢᱤᱫᱴᱤᱡ ᱵᱟᱛᱷᱨᱩᱢ ᱢᱮᱱᱟᱜᱼᱟ ᱵᱟᱛᱷᱨᱩᱢ ᱠᱚᱫᱚ ᱵᱟᱹᱧ ᱫᱮᱠᱷᱟᱣ ᱟᱯᱮᱭᱟ ᱥᱮᱬᱟ ᱫᱚ ᱥᱮᱬᱟ ᱜᱮᱭᱟ ᱱᱚᱜᱼᱚ ᱱᱚᱝᱠᱟ ᱛᱟᱨᱯᱚᱨᱮ ᱱᱚᱰᱮ ᱢᱤᱫᱴᱤᱡ ᱣᱟᱥ ᱵᱮᱥᱤᱱ ᱢᱮᱱᱟᱜᱼᱟ ᱟᱹᱨᱩᱵ ᱵᱟᱲᱟ ᱵᱟᱠᱷᱨᱟ ᱢᱤᱨᱚᱨ ᱠᱚ ᱢᱮᱱᱟᱜᱼᱟ ᱟᱨ ᱱᱚᱣᱟ ᱫᱚ ᱦᱩᱭᱩᱜ ᱠᱟᱱᱟ ᱠᱤᱪᱮᱱ ᱠᱤᱪᱮᱱ ᱨᱮ ᱱᱚᱰᱮ ᱢᱩᱠᱷᱭᱚ ᱦᱚᱲ ᱛᱟᱵᱚᱱ ᱢᱮᱱᱟᱭᱟ ᱱᱚᱰᱮ

ᱞᱮᱴᱨᱤᱱ ᱵᱟᱛᱷᱨᱩᱢ ᱱᱚᱰᱮ ᱫᱚ ᱢᱮᱱᱟᱜᱼᱟ ᱣᱟᱥᱤᱝ ᱢᱮᱥᱤᱱ ᱟᱨ ᱱᱚᱛᱮ ᱫᱚ ᱚᱱᱟ ᱠᱚᱵᱷᱚᱨ ᱫᱚᱠᱚ ᱨᱟᱹᱯᱩᱫ ᱟᱠᱟᱫᱼᱟ ᱱᱚᱜᱼᱚ ᱱᱚᱝᱠᱟ ᱥᱮᱬᱟ ᱥᱮᱬᱟ ᱜᱮᱭᱟ ᱨᱩᱢ ᱠᱚᱫᱚ ᱟᱨ ᱵᱟᱹᱵᱩᱣᱟᱜ ᱠᱷᱮᱞᱱᱟ ᱠᱚ ᱵᱟᱯᱮ ᱧᱮᱞᱮᱫᱼᱟ ᱱᱚᱸᱰᱮ ᱠᱷᱮᱞᱳ ᱦᱟᱱᱟ ᱵᱮᱰᱨᱩᱢ ᱦᱟᱱᱟ ᱵᱮᱰ ᱨᱮ ᱠᱤᱪᱷᱩ ᱠᱷᱮᱞᱱᱟ ᱛᱟᱭ ᱱᱟᱣᱟ ᱵᱮᱰ ᱵᱮᱰ ᱨᱮ ᱠᱟᱹᱴᱤᱡ ᱠᱷᱮᱞᱱᱟ ᱛᱟᱭ ᱚᱱᱠᱟ ᱜᱮ ᱴᱷᱤᱠ ᱜᱮᱭᱟ ᱱᱤᱛᱚᱜ ᱠᱟᱹᱴᱤᱡ ᱜᱟᱹᱰᱤ ᱠᱚ ᱟᱹᱨᱩᱵ ᱦᱩᱭᱩᱜᱼᱟ ᱱᱟᱜ ᱚᱱᱛᱮ ᱜᱮ ᱪᱟᱞᱟᱣ ᱦᱩᱭᱩᱜᱼᱟ ᱦᱚᱸ ᱟᱨ ᱢᱤᱫᱴᱤᱡ ᱱᱚᱣᱟ ᱢᱮᱱ ᱫᱩᱣᱟᱹᱨ ᱥᱮᱫ ᱮᱱᱴᱨᱟᱱᱥ ᱚᱠᱟ ᱥᱮᱫ ᱛᱮ ᱚᱱᱟᱧ ᱫᱮᱠᱷᱟᱣ ᱟᱯᱮ ᱠᱟᱱᱟ ᱱᱚᱣᱟ ᱫᱚ ᱵᱟᱦᱨᱮ ᱠᱟᱱᱟ

ᱱᱚᱣᱟ ᱫᱚ ᱢᱤᱫᱴᱤᱡ ᱜᱮᱴ ᱱᱚᱰᱮ ᱵᱚᱱᱫᱚᱜ ᱠᱟᱱᱟ ᱱᱚᱰᱮ ᱰᱟᱹᱝᱨᱤ ᱠᱚ ᱦᱤᱡᱩᱜᱼᱟ ᱥᱮ ᱱᱚᱝᱠᱟᱛᱮ ᱚᱱᱟ ᱠᱷᱟᱹᱛᱤᱨ ᱱᱚᱣᱟ ᱛᱮᱞᱮ ᱜᱮᱴ ᱮᱫᱼᱟ ᱱᱚᱰᱮ ᱫᱚ ᱱᱚᱛᱮ ᱠᱚ ᱠᱷᱟᱡ ᱵᱟᱲᱜᱮ ᱥᱮᱫ ᱠᱚ ᱪᱟᱞᱟᱣ ᱠᱟᱛᱮᱫ ᱡᱚᱛᱚ ᱠᱚ ᱡᱚᱢ ᱠᱟᱜᱼᱟ ᱡᱟᱦᱟᱸ ᱛᱤᱱᱟᱹᱜ ᱜᱮ ᱦᱟᱨᱟᱜ ᱠᱟᱱᱟ ᱛᱚ ᱱᱚᱰᱮ ᱥᱠᱩᱴᱤ ᱵᱟᱹᱦᱩ ᱛᱟᱹᱠᱤᱱᱟᱜ ᱥᱠᱩᱴᱤ ᱟᱨ ᱱᱚᱝᱠᱟ ᱛᱮᱫᱚ ᱚᱰᱚᱠ ᱵᱚᱞᱚ ᱱᱟᱠᱷᱟ ᱪᱮᱛᱟᱱ ᱨᱮᱠᱚ ᱛᱟᱦᱮᱱ ᱠᱟᱱᱟ ᱦᱚᱲ ᱱᱚᱰᱮ ᱠᱟᱹᱢᱤ ᱪᱟᱞᱟᱣ ᱠᱟᱱᱟ ᱪᱚᱯᱚᱞ ᱱᱟᱹᱭ ᱜᱮ ᱥᱩᱡᱟ ᱪᱚᱯᱚᱞ ᱯᱤᱫᱤ ᱜᱮ ᱥᱩᱡᱟ ᱡᱟ ᱵᱟᱯᱟ ᱟᱨ ᱱᱚᱛᱮ ᱫᱚ ᱵᱟᱦᱟᱨ ᱵᱟᱦᱟᱨ ᱟᱨ ᱱᱚᱰᱮ ᱫᱚ ᱜᱟᱹᱰᱤ ᱛᱟᱞᱮ ᱯᱟᱞᱮ ᱵᱟᱯᱮ ᱵᱟᱹᱧ ᱫᱮᱠᱷᱟᱣ ᱠᱟᱜ ᱯᱮ ᱵᱷᱤᱰᱤᱭᱳ ᱠᱚᱨᱮ ᱵᱟᱹᱧ ᱤᱭᱟᱹ ᱠᱟᱜ ᱯᱮ ᱱᱚᱣᱟ ᱠᱟᱱᱟ ᱛᱚ ᱛᱮᱦᱮᱧ ᱦᱟᱸᱜ ᱞᱮ ᱪᱟᱞᱟᱜ ᱞᱟᱹᱜᱤᱫ ᱦᱟᱸᱜ ᱚᱲᱟᱜ ᱥᱮᱫ ᱦᱮᱡ ᱟᱠᱟᱱᱟᱹᱧ ᱥᱮᱛᱟᱜ ᱨᱮ ᱤᱧ ᱫᱚ ᱴᱨᱮᱱ ᱛᱮ ᱟᱹᱨᱩᱵ ᱦᱩᱭᱩᱜᱼᱟ ᱡᱚᱸᱫᱽᱨᱟ ᱧᱚᱜ ᱠᱟᱱᱟ ᱜᱟᱹᱰᱤ ᱠᱚ ᱜᱟᱹᱰᱤ ᱫᱚ ᱱᱚᱰᱮ ᱜᱮ ᱛᱟᱦᱮᱱ ᱠᱟᱱᱟ ᱦᱟᱸᱰᱮ ᱫᱚ ᱵᱟᱝ ᱪᱮᱫᱟᱜ ᱥᱮ ᱮᱠᱞᱟ ᱢᱟ ᱦᱟᱸᱜ ᱜᱟᱹᱰᱤ ᱛᱮ ᱵᱟᱹᱧ ᱫᱟᱬᱟᱱ ᱠᱟᱱᱟ ᱚᱱᱟᱛᱮ ᱱᱚᱛᱮ ᱨᱮᱜᱮ ᱛᱟᱦᱮᱱ ᱠᱟᱱᱟ ᱜᱟᱹᱰᱤ ᱠᱚᱫᱚ ᱦᱚᱸ ᱴᱷᱤᱠ ᱜᱮᱭᱟ ᱱᱤᱭᱟᱹ ᱠᱚᱧ ᱧᱮᱞ ᱟᱠᱟᱫ ᱯᱮᱭᱟ ᱵᱮᱴᱨᱤ ᱫᱟᱜ ᱠᱚ ᱟᱹᱜᱩ ᱠᱮᱜᱼᱟ ᱢᱚᱜᱚᱲᱟ ᱠᱟᱹᱧ ᱢᱚᱜᱚᱲᱟ ᱱᱤ ᱜᱮᱭᱟ ᱱᱚᱰᱮ ᱢᱤᱫᱴᱤᱡ ᱥᱮᱬᱟ ᱴᱟᱣᱟᱨ ᱢᱮᱱᱟᱜ ᱛᱟᱞᱮᱭᱟ

ᱢᱮᱱ ᱨᱳᱰ ᱦᱚ ᱴᱷᱤᱠ ᱜᱮᱭᱟ ᱛᱚᱵᱮ ᱜᱟᱹᱰᱤ ᱠᱚ ᱟᱹᱨᱩᱵ ᱵᱟᱲᱟ ᱦᱩᱭ ᱞᱮᱱᱜᱮ ᱵᱤᱴᱤ ᱛᱟᱹᱠᱤᱱ ᱠᱤᱱ ᱢᱟᱲᱟᱝ ᱠᱤᱱ ᱪᱷᱩᱴᱟᱹᱣ ᱠᱟᱱᱟ ᱦᱟᱸᱜ